ᱟᱞᱮ ᱵᱟᱝᱜᱟᱞᱤ ᱛᱮ ᱡᱟᱹᱥᱛᱤ ᱞᱮ ᱪᱚᱨᱪᱟᱭᱮᱫᱟ ᱛᱚ ᱡᱚᱠᱷᱚᱱ ᱮᱴᱟᱜ ᱥᱮᱫ ᱞᱮ ᱪᱟᱞᱟᱜ ᱠᱟᱱᱟ ᱟᱞᱮᱭᱟᱜ ᱯᱨᱚᱵᱞᱮᱢ ᱦᱩᱭᱩᱜ ᱠᱟᱱᱟ ᱤᱝᱞᱤᱥ ᱢᱚᱡᱽ ᱛᱮ ᱵᱟᱞᱮ ᱪᱤᱱᱦᱟᱹᱣ ᱫᱟᱲᱮᱭᱟᱜ ᱠᱟᱱᱟ ᱡᱩᱫᱟᱹ ᱡᱩᱫᱟᱹ ᱵᱷᱟᱥᱟ ᱛᱟᱦᱮᱱ ᱠᱟᱱᱟ ᱛᱚ ᱚᱱᱟ ᱦᱤᱥᱟᱹᱵ ᱛᱮ ᱥᱤᱠᱠᱷᱟ ᱛᱮ ᱠᱚᱢ ᱜᱮᱞᱮ ᱟᱹᱭᱠᱟᱹᱣᱫᱟ ᱡᱮ ᱡᱟᱭᱜᱟ ᱨᱮᱵᱚᱱ ᱧᱮᱞᱫᱟ ᱛᱮᱦᱮᱧ ᱟᱞᱮ ᱡᱚᱠᱷᱚᱱ ᱞᱮ ᱯᱟᱲᱦᱟᱜ ᱠᱟᱱᱟ ᱞᱮ ᱡᱮ ᱚᱠᱚᱭ ᱦᱤᱱᱫᱤ ᱛᱮᱠᱚ ᱪᱚᱨᱪᱟᱭᱮᱫᱟ ᱛᱚ ᱦᱤᱱᱫᱤ ᱠᱟᱱ ᱛᱟᱠᱚᱣᱟ ᱚᱠᱚᱭ ᱵᱮᱝᱜᱚᱞᱤ ᱛᱮᱠᱚ ᱯᱟᱲᱦᱟᱜ ᱠᱟᱱᱟ ᱛᱚ ᱵᱮᱝᱜᱚᱞᱤ ᱡᱟᱹᱥᱛᱤ ᱠᱚ ᱤᱭᱩᱥ ᱫᱟᱠᱚ ᱠᱤᱱᱛᱩ ᱢᱮᱱ ᱡᱟᱭᱜᱟ ᱡᱚᱠᱷᱚᱱ ᱧᱮᱞᱚᱜ ᱠᱟᱱᱟ ᱡᱮ ᱥᱤᱠᱠᱷᱟ ᱫᱤᱠ ᱠᱷᱚᱡ ᱡᱚᱠᱷᱚᱱ ᱠᱚᱢᱯᱤᱭᱩᱴᱟᱨ ᱞᱮᱝᱜᱩᱭᱮᱡᱽ ᱥᱮᱫ ᱞᱮ ᱪᱟᱞᱟᱜ ᱠᱟᱱᱟ ᱤᱝᱞᱤᱥ ᱡᱟᱹᱥᱛᱤ ᱞᱮ ᱧᱟᱢ ᱮᱫᱟ ᱛᱚ ᱡᱟᱦᱟᱸᱭ ᱵᱟᱝᱞᱟ ᱛᱮ ᱡᱟᱹᱥᱛᱤ ᱞᱮ ᱯᱟᱲᱦᱟᱣ ᱠᱟᱫᱟ ᱚᱠᱟ ᱦᱤᱥᱟᱹᱵ ᱡᱟᱹᱥᱛᱤ ᱞᱮ ᱵᱩᱡᱷᱟᱹᱣᱟ ᱚᱱᱟ ᱛᱚ ᱚᱸᱰᱮ ᱚᱥᱩᱵᱤᱫᱷᱟ ᱦᱩᱭᱩᱜ ᱠᱟᱱ ᱛᱟᱞᱮᱭᱟ ᱰᱟᱠᱴᱚᱨᱤ ᱞᱮᱝᱜᱩᱭᱮᱡᱽ ᱥᱮᱫ ᱮᱢ ᱪᱟᱞᱟᱜ ᱠᱷᱟᱡ ᱚᱠᱚᱭ ᱰᱟᱠᱴᱟᱨ ᱯᱨᱚᱯᱷᱮᱥᱚᱱᱟᱞ ᱠᱚ ᱪᱟᱞᱟᱜ ᱠᱟᱱᱟ ᱚᱱᱛᱮ ᱦᱚᱸ ᱤᱝᱞᱤᱥ ᱡᱟᱹᱥᱛᱤ ᱪᱟᱞᱟᱜ ᱠᱟᱱᱟ ᱚᱨᱛᱷᱟᱛ ᱯᱨᱚᱛᱮᱠᱴᱤ ᱫᱤᱠ ᱜᱮ ᱤᱝᱞᱤᱥ ᱤᱱᱟᱹᱜ ᱵᱷᱟᱵᱮ ᱤᱢᱯᱳᱨᱴᱮᱱᱴ ᱠᱟᱱᱟ ᱡᱮᱠᱷᱟᱱᱮ ᱡᱮ ᱛᱤᱦᱤᱧ ᱡᱩᱫᱤ ᱟᱵᱚ ᱚᱞ ᱪᱤᱠᱤ ᱵᱚᱱ ᱦᱟᱛᱟᱣ ᱠᱷᱟᱡ ᱟᱨ ᱚᱱᱟ ᱵᱟᱹᱭ ᱵᱟᱹᱭ ᱛᱮ ᱪᱷᱚᱲᱟᱜᱼᱟ ᱢᱚᱡᱽ ᱛᱮ ᱚᱱᱟ ᱡᱤᱱᱤᱥ ᱵᱚᱱ ᱪᱮᱫᱟ ᱛᱟᱨᱯᱚᱨᱮ ᱛᱚ ᱚᱱᱟ ᱱᱤᱭᱮ ᱡᱟᱹᱥᱛᱤ ᱵᱚᱱ ᱞᱟᱦᱟᱜ ᱟᱵᱚᱱ ᱛᱚ ᱚᱱᱟ ᱦᱤᱥᱟᱹᱵ ᱜᱮ ᱡᱮ ᱟᱭᱢᱟ ᱵᱚᱪᱷᱚᱨ ᱵᱚᱱ ᱯᱤᱪᱷᱟᱹᱣ ᱪᱟᱞᱟᱜ ᱟᱵᱚᱱ ᱥᱤᱠᱠᱷᱟ ᱦᱟᱛᱟᱣ ᱞᱟᱹᱜᱤᱫ ᱛᱮ ᱠᱟᱨᱚᱱ ᱯᱨᱚᱛᱮᱠᱴᱤ ᱡᱤᱱᱤᱥ ᱨᱮᱜᱮ ᱤᱝᱞᱤᱥ ᱪᱟᱞᱟᱜ ᱠᱟᱱᱟ ᱛᱚ ᱥᱮ ᱡᱟᱭᱜᱟ ᱧᱮᱞᱚᱜ ᱠᱟᱱᱟ ᱡᱚᱠᱷᱚᱱ ᱟᱱᱫᱳᱞᱚᱱ ᱡᱮᱵᱚᱱ ᱨᱟᱠᱟᱵ ᱫᱟ ᱛᱚ ᱟᱵᱚᱣᱟᱜ ᱛᱮᱦᱤᱧ ᱡᱟᱹᱥᱛᱤ ᱵᱷᱟᱜᱽ ᱨᱮᱸᱜᱮᱡ ᱜᱮᱵᱚᱱ ᱩᱰᱩᱠᱚᱜ ᱠᱟᱱᱟ ᱟᱵᱚ ᱥᱟᱱᱛᱟᱲ ᱥᱚᱢᱟᱡᱽ ᱠᱷᱚᱡ ᱛᱚ ᱥᱚᱨᱠᱟᱨ ᱴᱷᱮᱡ ᱡᱩᱫᱤ ᱵᱚᱱ ᱟᱹᱯᱤᱞ ᱠᱷᱟᱡ ᱡᱮ ᱛᱮᱦᱤᱧ ᱤᱝᱞᱤᱥ ᱢᱤᱰᱤᱭᱟᱢ ᱚᱠᱚᱭ ᱠᱚ ᱠᱤᱥᱟᱹᱬ ᱜᱮᱭᱟ ᱩᱱᱠᱩ ᱢᱟ ᱟᱠᱚ ᱨᱮᱱ ᱜᱤᱫᱽᱨᱟᱹ ᱤᱝᱞᱤᱥ ᱢᱤᱰᱤᱭᱟᱢ ᱴᱷᱮᱡ ᱠᱚ ᱠᱩᱞ ᱜᱚᱫ ᱠᱟᱠᱚ ᱠᱟᱱ ᱠᱤᱱᱛᱩ ᱟᱵᱚᱣᱟᱜ ᱢᱟᱱᱮ ᱢᱚᱡᱽ ᱴᱟᱭᱤᱯ ᱠᱳᱣᱟᱞᱤᱴᱤ ᱤᱝᱞᱤᱥ ᱢᱤᱰᱤᱭᱟᱢ ᱨᱮᱱᱟᱜ ᱡᱮ ᱥᱤᱠᱠᱷᱟ ᱧᱟᱢᱚᱜ ᱠᱟᱱᱟ ᱚᱱᱟ ᱠᱤᱱᱛᱩ ᱟᱵᱚ ᱨᱮᱱ ᱥᱟᱶᱛᱟᱞ ᱜᱤᱫᱽᱨᱟᱹ ᱵᱟᱵᱚᱱ ᱮᱢ ᱫᱟᱲᱮᱭᱟᱠᱚ ᱠᱟᱱᱟ ᱨᱮᱸᱜᱮᱡ ᱡᱟᱞᱟᱛᱮ ᱯᱚᱭᱥᱟ ᱚᱵᱷᱟᱵ ᱛᱮ ᱛᱚ ᱥᱚᱨᱠᱟᱨ ᱴᱷᱮᱱ ᱡᱩᱫᱤ ᱵᱚᱱ ᱟᱹᱯᱤᱞ ᱠᱷᱟᱱ ᱡᱟᱛᱮ ᱟᱵᱚᱣᱟᱜ ᱮᱢᱚᱱ ᱥᱟᱱᱛᱟᱲ ᱥᱚᱢᱟᱡᱽ ᱞᱟᱹᱜᱤᱫ ᱮᱢᱚᱱ ᱡᱟᱦᱟᱱᱟᱜ ᱵᱤᱫᱽᱫᱟᱞᱚᱭ ᱠᱚ ᱛᱮᱭᱟᱨ ᱡᱮᱠᱷᱟᱱᱮ ᱟᱵᱚ ᱥᱟᱱᱛᱟᱲ ᱠᱚᱲᱟ ᱜᱮᱵᱚᱱ ᱪᱟᱞᱟᱜᱼᱟ ᱥᱟᱱᱛᱟᱲ ᱨᱮᱱ ᱜᱤᱫᱽᱨᱟᱹ ᱜᱮᱠᱚ ᱪᱟᱞᱟᱜᱼᱟ ᱟᱨ ᱠᱳᱣᱟᱞᱤᱴᱤ ᱮᱰᱩᱠᱮᱥᱚᱱ ᱥᱤᱠᱠᱷᱟ ᱠᱚ ᱧᱟᱢᱟ ᱛᱚᱵᱮ ᱠᱤᱱᱛᱩ ᱯᱨᱚᱛᱮᱠᱴᱤ ᱯᱷᱤᱞᱰ ᱨᱮᱵᱚᱱ ᱞᱟᱦᱟ ᱫᱟᱲᱮᱭᱟᱜᱼᱟ ᱟᱨ ᱚᱱᱟ ᱠᱷᱚᱱ ᱡᱟᱹᱥᱛᱤ ᱠᱟᱛᱷᱟ ᱛᱮᱦᱤᱧ ᱟᱵᱚᱨᱮᱱ ᱥᱟᱱᱛᱟᱲ ᱥᱚᱢᱟᱡᱽ ᱨᱮᱱ ᱜᱮ ᱠᱚᱲᱟ ᱜᱤᱫᱽᱨᱟᱹ ᱠᱚ ᱡᱟᱦᱟᱸᱭ ᱠᱚᱜᱮ ᱧᱮᱞ ᱠᱚᱯᱮ ᱡᱮ ᱪᱮᱫ ᱦᱩᱭᱩᱜ ᱠᱟᱱᱟ ᱡᱟᱹᱥᱛᱤ ᱵᱷᱟᱜᱽ ᱨᱮᱸᱜᱮᱡ ᱡᱟᱞᱟ ᱛᱮᱜᱮ ᱢᱟᱱᱮ ᱛᱤᱱᱟᱹᱜ ᱫᱷᱟᱹᱵᱤᱡ ᱯᱟᱲᱦᱟᱣ ᱨᱮᱱᱟᱜ ᱪᱮᱥᱴᱟ ᱪᱮᱥᱴᱟ ᱤᱫᱤᱭ ᱫᱟᱠᱚ ᱛᱟᱨᱯᱚᱨᱮ ᱦᱟᱱᱛᱮ ᱮᱴᱟᱜ ᱥᱮᱫ ᱠᱚ ᱧᱮᱞ ᱫᱟᱠᱚ ᱩᱱᱠᱩ ᱠᱚ ᱧᱮᱞᱮᱫ ᱠᱚᱣᱟ ᱡᱮ ᱩᱱᱤ ᱦᱚᱲ ᱤᱱᱟᱹᱜ ᱵᱟᱭ ᱯᱟᱲᱦᱟᱣ ᱠᱟᱱᱟ ᱠᱤᱱᱛᱩ ᱟᱭᱟᱜ ᱚᱱᱟ ᱯᱷᱤᱞᱰ ᱨᱮ ᱤᱱᱟᱹᱜ ᱮ ᱠᱟᱹᱢᱤ ᱠᱟᱫᱟ ᱚᱸᱰᱮ ᱠᱷᱚᱡ ᱥᱟᱠᱥᱮᱥ ᱧᱟᱢ ᱠᱮᱫᱟ ᱛᱟᱦᱚᱞᱮ ᱯᱟᱲᱦᱟᱣ ᱚᱱᱟ ᱡᱟᱭᱜᱟ ᱨᱮ ᱤᱢᱯᱳᱨᱴᱮᱱᱴ ᱵᱟᱝ ᱠᱟᱱᱟ ᱠᱤᱪᱷᱩ ᱠᱚᱲᱟ ᱠᱚ ᱧᱮᱞᱮᱫ ᱠᱚᱣᱟ ᱩᱱᱠᱩ ᱤᱭᱩᱴᱩᱵᱟᱨ ᱢᱮᱱᱟᱜ ᱠᱚᱣᱟ ᱤᱱᱟᱹ ᱦᱚᱸ ᱵᱟᱠᱚ ᱯᱟᱲᱦᱟᱣ ᱠᱟᱱᱟ ᱱᱤᱡᱮ ᱥᱠᱤᱞ ᱠᱚ ᱩᱫᱩᱜ ᱮᱫᱟ ᱚᱱᱟ ᱦᱤᱥᱟᱹᱵ ᱠᱚ ᱞᱟᱦᱟ ᱪᱟᱞᱟᱜ ᱠᱟᱱᱟ ᱠᱤᱪᱷᱩ ᱰᱟᱱᱥᱟᱨ ᱠᱚ ᱧᱮᱞᱮᱫ ᱠᱚᱣᱟ ᱟᱭᱢᱟ ᱡᱟᱭᱜᱟ ᱟᱭᱢᱟ ᱯᱷᱤᱞᱰ ᱨᱮ ᱱᱚᱝᱠᱟ ᱠᱚ ᱧᱮᱞᱮᱫ ᱠᱚᱣᱟ ᱡᱮ ᱚᱱᱟ ᱡᱟᱭᱜᱟ ᱨᱮᱠᱚ ᱜᱩᱥᱤᱛᱟᱹᱭᱮᱫᱟ ᱡᱮ ᱯᱟᱲᱦᱟᱣ ᱫᱚ ᱤᱱᱟᱹᱜ ᱫᱚ ᱤᱢᱯᱳᱨᱴᱮᱱᱴ ᱵᱟᱝ ᱠᱟᱱᱟ ᱩᱱᱠᱩ ᱦᱤᱥᱟᱹᱵ ᱟᱨ ᱚᱱᱟ ᱦᱤᱥᱟᱹᱵ ᱛᱮ ᱵᱟᱹᱭ ᱵᱟᱹᱭ ᱛᱮᱠᱚ ᱟᱲᱟᱜ ᱜᱤᱰᱤ ᱜᱚᱫ ᱠᱟᱜ ᱠᱟᱱᱟ ᱠᱚ ᱟᱨ ᱡᱮᱦᱮᱛᱩ ᱯᱟᱥ ᱯᱷᱮᱞ ᱢᱮᱱᱟᱜᱼᱟ ᱜᱩᱰ ᱟᱨ ᱱᱚᱰᱮ ᱵᱮᱰ ᱪᱷᱟᱛᱨᱚ ᱨᱮᱱᱟᱜ ᱢᱤᱫᱴᱮᱡ ᱥᱤᱥᱴᱮᱢ ᱢᱮᱱᱟᱜᱼᱟ ᱛᱚ ᱚᱱᱟ ᱞᱟᱹᱜᱤᱫ ᱠᱤᱪᱷᱩ ᱪᱷᱟᱛᱨᱚ ᱠᱚ ᱢᱮᱱᱫᱟ ᱟᱞᱮ ᱫᱚ ᱠᱚᱢ ᱡᱩᱨᱤ ᱜᱮᱭᱟᱞᱮ ᱛᱚ ᱯᱟᱲᱦᱟᱜ ᱠᱷᱚᱡ ᱫᱚ ᱥᱟᱹᱜᱤᱧ ᱨᱮᱜᱮ ᱞᱮ ᱛᱟᱦᱮᱱᱟ ᱱᱤᱭᱟᱹ ᱠᱚᱜᱮ ᱩᱱᱠᱩᱣᱟᱜ ᱫᱚ ᱢᱟᱭᱤᱱᱰ ᱨᱮ ᱢᱮᱱᱟᱜ ᱛᱟᱠᱚᱣᱟ ᱛᱚ ᱮᱢᱚᱱ ᱠᱤᱱᱛᱩ ᱪᱟᱞᱟᱜ ᱠᱟᱱᱟ ᱟᱵᱚᱣᱟᱜ ᱥᱟᱱᱛᱟᱲ ᱥᱤᱥᱴᱮᱢ ᱨᱮ ᱛᱚ ᱚᱱᱟ ᱡᱟᱭᱜᱟ ᱨᱮ ᱯᱨᱚᱛᱮᱠᱴᱤ ᱜᱤᱫᱽᱨᱟᱹ ᱜᱮ ᱠᱤᱱᱛᱩ ᱢᱤᱫ ᱥᱚᱢᱚᱭ ᱠᱮᱨᱤᱭᱟᱨ ᱨᱮᱱᱟᱜ ᱪᱟᱯ ᱠᱤᱢᱵᱟ ᱡᱟᱦᱟᱱᱟᱜ ᱜᱮᱢ ᱥᱟᱵ ᱠᱷᱟᱡ ᱯᱚᱨᱤᱵᱟᱨ ᱨᱮᱱᱟᱜ ᱪᱟᱯ ᱦᱚᱸ ᱥᱟᱵ ᱠᱟᱜ ᱢᱮ ᱚᱱᱟ ᱛᱷᱨᱩ ᱛᱮ ᱪᱤᱠᱟᱜ ᱠᱟᱱᱟ ᱩᱱᱠᱩ ᱠᱤᱱᱛᱩ ᱫᱚᱥ ᱛᱷᱮᱠᱮ ᱯᱚᱱᱨᱚ ᱵᱚᱪᱷᱚᱨ ᱮᱰᱩᱠᱮᱥᱚᱱ ᱞᱟᱭᱤᱯᱷ ᱨᱮ ᱠᱤᱱᱛᱩ ᱠᱚ ᱛᱟᱦᱮᱱ ᱠᱟᱱ ᱜᱮᱭᱟ ᱟᱨ ᱚᱸᱰᱮ ᱠᱷᱚᱡ ᱟᱵᱚᱣᱟᱜ ᱡᱮᱦᱮᱛᱩ ᱮᱰᱩᱠᱮᱥᱚᱱ ᱥᱤᱥᱴᱮᱢ ᱟᱹᱰᱤ ᱫᱩᱨᱵᱚᱞ ᱜᱮᱭᱟ ᱛᱚ ᱫᱚᱥ ᱛᱷᱮᱠᱮ ᱯᱚᱱᱨᱚ ᱵᱚᱪᱷᱚᱨ ᱚᱸᱰᱮ ᱥᱚᱢᱚᱭ ᱢᱟᱠᱚ ᱮᱢᱮᱜ ᱠᱟᱱ ᱜᱮ ᱠᱤᱱᱛᱩ ᱚᱱᱟ ᱥᱤᱠᱠᱷᱟ ᱱᱤᱭᱮ ᱟᱜᱟᱢᱤ ᱫᱤᱱ ᱴᱷᱤᱠ ᱡᱟᱭᱜᱟ ᱨᱮ ᱵᱟᱠᱚ ᱪᱟᱞᱟᱣ ᱫᱟᱲᱮᱭᱟᱜ ᱠᱟᱱᱟ ᱟᱨ ᱛᱮᱦᱤᱧ ᱢᱟ ᱧᱮᱞᱚᱜ ᱠᱟᱱ ᱮᱢᱚᱱ ᱪᱟᱵᱟᱣ ᱠᱟᱱᱟ ᱥᱤᱠᱠᱷᱟ ᱫᱤᱠ ᱡᱮ ᱮᱢ ᱮ ᱵᱤ ᱮ ᱢᱚᱡᱽ ᱢᱚᱡᱽ ᱰᱤᱜᱽᱨᱤ ᱦᱟᱛᱟᱣ ᱠᱟᱛᱮᱫ ᱠᱚᱲᱟ ᱠᱚ ᱫᱩᱲᱩᱵ ᱠᱟᱱ ᱛᱟᱦᱮᱱ ᱠᱟᱱᱟ ᱛᱚ ᱯᱨᱚᱥᱱᱚ ᱫᱚ ᱚᱱᱟ ᱵᱟᱝ ᱠᱟᱱᱟ ᱯᱨᱚᱥᱱᱚ ᱫᱚ ᱱᱤᱭᱟᱹ ᱜᱮ ᱡᱮ ᱟᱵᱚ ᱤᱝᱞᱤᱥ ᱪᱚᱴ ᱨᱮ ᱡᱩᱫᱤ ᱢᱚᱡᱽ ᱛᱮᱵᱚᱱ ᱚᱫᱽᱫᱷᱟᱭᱚᱱ ᱠᱷᱟᱱ ᱚᱨᱛᱷᱟᱛ ᱤᱝᱞᱤᱥ ᱥᱟᱵᱽᱡᱮᱠᱴ ᱛᱮ ᱡᱩᱫᱤ ᱟᱵᱚᱣᱟᱜ ᱥᱤᱠᱠᱷᱟ ᱵᱚᱱ ᱫᱚᱦᱚᱭ ᱠᱷᱟᱡ ᱯᱨᱚᱛᱮᱠᱴᱤ ᱯᱷᱤᱞᱰ ᱨᱮ ᱯᱨᱚᱛᱮᱠᱴᱤ ᱡᱟᱭᱜᱟ ᱫᱤᱥᱚᱢ ᱨᱮ ᱦᱳᱠ ᱫᱤᱥᱚᱢ ᱵᱟᱭᱨᱮ ᱨᱮ ᱦᱳᱠ ᱱᱟᱥᱮᱱᱟᱜ ᱡᱩᱫᱤ ᱯᱚᱱᱮᱨᱚ ᱛᱷᱮᱠᱮ ᱠᱩᱲᱤ ᱵᱚᱪᱷᱚᱨ ᱫᱷᱟᱹᱵᱤᱡ ᱡᱩᱫᱤ ᱚᱱᱟ ᱛᱟᱭᱱᱚᱢ ᱨᱮ ᱥᱤᱠᱠᱷᱟ ᱵᱚᱱ ᱦᱟᱛᱟᱣ ᱫᱚᱦᱚ ᱠᱟᱜ ᱠᱷᱟᱡ ᱚᱱᱟ ᱥᱤᱠᱠᱷᱟ ᱱᱤᱭᱮ ᱯᱨᱚᱛᱮᱠᱴᱤ ᱡᱟᱭᱜᱟ ᱨᱮ ᱟᱹᱰᱤ ᱩᱥᱟᱹᱨᱟ ᱜᱮ ᱟᱵᱚ ᱵᱚᱱ ᱮᱯᱨᱩᱵᱷᱚᱜᱼᱟ ᱟᱹᱰᱤ ᱩᱥᱟᱹᱨᱟ ᱜᱮᱵᱚᱱ ᱥᱟᱵ ᱫᱟᱲᱮᱭᱟᱜᱼᱟ ᱡᱮᱦᱮᱛᱩ ᱟᱵᱚᱣᱟᱜ ᱥᱤᱠᱠᱷᱟ ᱤᱝᱞᱤᱥ ᱦᱤᱥᱟᱹᱵ ᱦᱩᱭ ᱠᱟᱱᱟ ᱚᱸᱰᱮ ᱛᱚ ᱯᱨᱚᱛᱮᱠᱴᱤ ᱡᱟᱭᱜᱟ ᱨᱮᱜᱮ ᱧᱮᱞ ᱢᱮ ᱡᱮ ᱠᱚᱢᱯᱤᱭᱩᱴᱟᱨ ᱫᱤᱠ ᱠᱷᱚᱡ ᱦᱚᱸ ᱤᱝᱞᱤᱥ ᱢᱮᱱᱟᱜᱼᱟ ᱮᱢᱚᱱ ᱡᱟᱦᱟᱱᱟᱜ ᱥᱟᱵᱡᱮᱠᱴ ᱵᱟᱹᱱᱩᱜᱼᱟ ᱡᱮ ᱡᱟᱭᱜᱟ ᱨᱮ ᱤᱝᱞᱤᱥ ᱵᱟᱝ ᱛᱟᱦᱮᱱ ᱠᱟᱱᱟ ᱮᱢᱚᱱ ᱡᱮ ᱡᱟᱭᱜᱟ ᱵᱟᱹᱱᱩᱜᱼᱟ ᱡᱟᱦᱟᱸ ᱴᱷᱮᱡ ᱤᱝᱞᱤᱥ ᱵᱟᱠᱚ ᱵᱩᱡᱷᱟᱹᱣᱫᱟ ᱚᱨᱛᱷᱟᱛ ᱚᱵᱷᱟᱨ ᱚᱞ ᱜᱞᱳᱵᱟᱞ ᱦᱤᱥᱟᱹᱵ ᱛᱮ ᱤᱝᱞᱤᱥ ᱜᱮ ᱠᱤᱱᱛᱩ ᱟᱭᱢᱟ ᱤᱢᱯᱳᱨᱴᱮᱱᱴ ᱢᱮᱱᱟᱜᱼᱟ ᱥᱮ ᱡᱟᱭᱜᱟᱭ ᱟᱵᱚ ᱡᱮ ᱥᱟᱱᱛᱟᱲ ᱢᱮᱱᱟᱜ ᱵᱚᱱᱟ ᱚᱠᱚᱭ ᱵᱮᱝᱜᱚᱞᱤ ᱵᱚᱱ ᱯᱟᱲᱦᱟᱜ ᱠᱟᱱᱟ ᱯᱟᱲᱦᱟᱜ ᱠᱟᱱᱟ ᱵᱚᱱ ᱠᱤᱪᱷᱩ ᱥᱚᱢᱚᱭ ᱵᱚᱪᱷᱚᱨ ᱵᱚᱱ ᱮᱢᱫᱟ ᱠᱤᱱᱛᱩ ᱮᱴᱟᱜ ᱡᱟᱭᱜᱟ ᱴᱷᱮᱱ ᱡᱚᱠᱷᱚᱱ ᱵᱚᱱ ᱪᱟᱞᱟᱜ ᱠᱟᱱᱟ ᱚᱸᱰᱮ ᱟᱵᱚᱣᱟᱜ ᱠᱚᱢ ᱡᱩᱨᱤ ᱛᱟᱦᱮᱱ ᱠᱟᱱᱟ ᱤᱝᱞᱤᱥ ᱵᱚᱱ ᱵᱚᱛᱚᱨᱟᱜ ᱠᱟᱱᱟ ᱚᱠᱚᱭ ᱦᱤᱱᱫᱤ ᱛᱮᱦᱚᱸ ᱠᱚ ᱯᱟᱲᱦᱟᱜ ᱠᱟᱱᱟ ᱠᱷᱚᱛᱤ ᱵᱟᱹᱱᱩᱜᱼᱟ ᱠᱤᱱᱛᱩ ᱩᱱᱠᱩ ᱦᱚᱸ ᱚᱱᱟ ᱤᱝᱞᱤᱥ ᱴᱷᱮᱱ ᱜᱮᱠᱚ ᱰᱷᱟᱝᱚᱜ ᱠᱟᱱᱟ ᱠᱚ ᱰᱟᱠᱴᱟᱨ ᱯᱨᱚᱯᱷᱮᱥᱚᱱ ᱧᱮᱞ ᱢᱮ ᱚᱸᱰᱮ ᱦᱚᱸ ᱡᱟᱹᱥᱛᱤ ᱤᱝᱞᱤᱥ ᱜᱮ ᱯᱨᱚᱭᱳᱜᱚᱜ ᱠᱟᱱᱟ

ᱥᱚᱨᱠᱟᱨ ᱠᱷᱚᱡ ᱡᱩᱫᱤ ᱱᱤᱭᱟᱹ ᱜᱮᱵᱚᱱ ᱢᱟᱱᱱᱚᱛᱟ ᱡᱩᱫᱤ ᱵᱚᱱ ᱠᱚᱭ ᱠᱷᱟᱡ ᱡᱮ ᱟᱞᱮ ᱥᱟᱱᱛᱟᱲ ᱥᱚᱢᱟᱡᱽ ᱞᱟᱹᱜᱤᱫ ᱤᱝᱞᱤᱥ ᱢᱤᱰᱤᱭᱟᱢ ᱮᱢᱚᱱ ᱢᱤᱫᱴᱮᱡ ᱠᱳᱣᱟᱞᱤᱴᱤ ᱥᱤᱠᱠᱷᱟ ᱵᱮᱵᱚᱥᱛᱷᱟ ᱟᱞᱮ ᱢᱮ ᱡᱮᱠᱷᱟᱱᱮ ᱟᱞᱮ ᱨᱮᱱ ᱜᱤᱫᱽᱨᱟᱹ ᱠᱳᱣᱟᱞᱤᱴᱤ ᱤᱝᱞᱤᱥ ᱛᱮ ᱢᱚᱡᱽ ᱛᱮ ᱡᱟᱛᱮ ᱠᱚ ᱯᱟᱲᱦᱟᱣ ᱫᱟᱲᱮᱭᱟᱜ ᱛᱚᱵᱮ ᱜᱮ ᱡᱚᱠᱷᱚᱱ ᱩᱱᱠᱩ ᱚᱱᱟ ᱥᱤᱠᱠᱷᱟ ᱠᱚ ᱧᱟᱢᱟ ᱯᱨᱚᱛᱮᱠᱴᱤ ᱡᱟᱭᱜᱟ ᱨᱮ ᱟᱹᱰᱤ ᱩᱥᱟᱹᱨᱟ ᱜᱮ ᱠᱤᱱᱛᱩ ᱮᱯᱨᱩᱵᱷ ᱠᱚ ᱦᱟᱛᱟᱣ ᱫᱟᱲᱮᱭᱟᱜᱼᱟ ᱠᱚ ᱠᱟᱨᱚᱱ ᱩᱱᱠᱩᱣᱟᱜ ᱞᱟᱭᱤᱯᱷ ᱨᱮ ᱩᱱᱠᱩ ᱠᱤᱱᱛᱩ ᱯᱚᱱᱨᱚ ᱛᱷᱮᱠᱮ ᱠᱩᱲᱤᱴᱟ ᱵᱚᱪᱷᱚᱨ ᱠᱚ ᱮᱢᱫᱟ ᱟᱨ ᱚᱱᱟ ᱥᱤᱠᱠᱷᱟ ᱱᱤᱭᱮ ᱠᱤᱱᱛᱩ ᱟᱫᱟᱨᱥ ᱢᱟᱨᱠᱮᱴ ᱨᱮ ᱵᱟᱠᱚ ᱛᱟᱦᱮᱸ ᱫᱟᱲᱮᱭᱟᱜ ᱠᱟᱱᱟ ᱚᱨᱛᱷᱟᱛ ᱡᱟᱦᱟᱱᱟᱜ ᱠᱟᱹᱢᱤ ᱨᱮᱦᱚᱸ ᱥᱚᱦᱚᱡᱽ ᱛᱮ ᱠᱤᱱᱛᱩ ᱵᱟᱠᱚ ᱞᱟᱜᱟᱜ ᱠᱟᱱᱟ ᱠᱤᱱᱛᱩ ᱩᱱᱠᱩ ᱡᱩᱫᱤ ᱠᱚᱣᱟᱞᱤᱴᱤ ᱤᱝᱞᱤᱥ ᱥᱤᱠᱠᱷᱟ ᱠᱚ ᱧᱟᱢ ᱫᱚᱦᱚ ᱠᱟᱜ ᱠᱷᱟᱡ ᱚᱱᱟ ᱥᱤᱠᱠᱷᱟ ᱱᱤᱭᱮ ᱟᱜᱟᱢᱤ ᱫᱤᱱ ᱯᱨᱚᱛᱛᱮᱠᱴᱤ ᱯᱷᱤᱞᱰ ᱨᱮ ᱠᱤᱱᱛᱩ ᱟᱹᱰᱤ ᱥᱚᱦᱚᱡᱽ ᱛᱮᱜᱮ ᱠᱚ ᱞᱟᱦᱟ ᱫᱟᱲᱮᱭᱟᱜ ᱟᱠᱚ ᱦᱩᱭ ᱪᱩᱠᱤ ᱠᱚ ᱵᱮᱰ ᱪᱷᱟᱛᱨᱚ ᱠᱚ ᱦᱩᱭ ᱪᱩᱠᱤ ᱨᱮᱡᱟᱞᱴ ᱠᱷᱟᱨᱟᱯ ᱦᱩᱭ ᱪᱩᱠᱤ ᱯᱟᱲᱦᱟᱜ ᱠᱚ ᱵᱟᱹᱜᱤ ᱪᱩᱠᱤ ᱠᱤᱱᱛᱩ ᱩᱱᱠᱩ ᱴᱷᱮᱡ ᱡᱮ ᱥᱤᱠᱠᱷᱟ ᱛᱟᱦᱮᱱ ᱠᱟᱱᱟ ᱤᱝᱞᱤᱥ ᱢᱮᱱ ᱡᱮᱴᱟ

ᱠᱤᱱᱛᱩ ᱤᱝᱞᱤᱥ ᱛᱮ ᱤᱱᱟᱹᱜ ᱵᱚᱱ ᱞᱟᱦᱟ ᱠᱚᱜᱼᱟ ᱚᱱᱟ ᱡᱟᱭᱜᱟ ᱨᱮ ᱟᱵᱚ ᱠᱤᱱᱛᱩ ᱢᱩᱨᱠᱷᱚ ᱦᱤᱥᱟᱹᱵ ᱦᱚᱸ ᱠᱤᱱᱛᱩ ᱥᱤᱠᱠᱷᱤᱛᱚ ᱵᱚᱱ ᱛᱟᱦᱮᱸ ᱠᱚᱜᱼᱟ ᱱᱤᱭᱟᱹ ᱯᱚᱨ ᱥᱮᱠᱮᱱᱰ ᱡᱮ ᱠᱟᱛᱷᱟ ᱦᱩᱭᱩᱜ ᱠᱟᱱᱟ ᱟᱵᱚᱣᱟᱜ ᱚᱞ ᱪᱤᱠᱤᱭᱟᱜ ᱛᱟᱦᱚᱞᱮ ᱪᱮᱫ ᱦᱩᱭᱩᱜᱼᱟ ᱚᱞ ᱪᱤᱠᱤᱭᱟᱜ ᱜᱩᱨᱩᱛᱛᱚ ᱪᱮᱫ ᱠᱟᱱ ᱛᱟᱵᱚᱱᱟ ᱛᱚ ᱯᱨᱚᱥᱱᱚ ᱱᱤᱛᱚᱜ ᱱᱤᱭᱟᱹ ᱠᱟᱱ ᱜᱮᱭᱟ ᱡᱮ ᱟᱵᱚᱣᱟᱜ ᱚᱞ ᱪᱤᱠᱤᱭᱟᱜ ᱛᱟᱦᱚᱞᱮ ᱪᱮᱫ ᱦᱩᱭᱩᱜᱼᱟ ᱯᱨᱚᱛᱷᱚᱢ ᱨᱮᱜᱤᱧ ᱢᱮᱱᱟ ᱟᱵᱚᱣᱟᱜ ᱚᱞ ᱪᱤᱠᱤ ᱞᱮᱴᱟᱨ ᱨᱮᱱᱟᱜ ᱜᱩᱨᱩᱛᱛᱚ ᱛᱤᱱᱟᱹᱜ ᱚᱱᱟ ᱨᱮᱱᱟᱜ ᱠᱷᱚᱢᱚᱛᱟ ᱛᱤᱱᱟᱹᱜ ᱚᱱᱟᱧ ᱢᱮᱱᱫᱟ ᱡᱮᱴᱟ ᱢᱤᱫᱴᱮᱡ ᱩᱫᱟᱦᱚᱨᱚᱱᱤᱧ ᱧᱟᱢᱫᱟ ᱡᱮ ᱡᱮᱴᱟ ᱥᱤᱧ ᱪᱟᱸᱫᱚ ᱢᱮᱱᱟᱭᱟ ᱥᱩᱨᱡᱚ ᱟᱞᱮ ᱵᱟᱝᱜᱟᱞᱤ ᱛᱮᱞᱮ ᱢᱮᱛᱟᱭ ᱠᱟᱱᱟ ᱩᱱᱤ ᱥᱩᱨᱡᱚ ᱡᱩᱫᱤ ᱧᱮᱞᱚᱜ ᱠᱷᱟᱡ ᱟᱵᱚᱣᱟᱜ ᱫᱤᱥᱚᱢ ᱨᱮ ᱡᱮ ᱡᱟᱭᱜᱟ ᱢᱮᱱᱟᱜᱼᱟ ᱱᱚᱰᱮ ᱫᱚ ᱟᱭᱢᱟ ᱥᱤᱛᱩᱝ ᱮ ᱮᱢᱫᱟ ᱩᱱᱤ ᱟᱭᱢᱟ ᱴᱮᱢᱯᱟᱨᱮᱪᱟᱨ ᱟᱭᱢᱟ ᱛᱟᱯ ᱢᱮᱱᱟᱜ ᱛᱟᱭᱟ ᱠᱤᱱᱛᱩ ᱩᱱᱤ ᱥᱩᱨᱡᱚ ᱜᱮ ᱡᱩᱫᱤ ᱮᱴᱟᱜ ᱫᱤᱥᱚᱢ ᱨᱮᱢ ᱧᱮᱞᱮ ᱠᱷᱟᱡ ᱥᱩᱫᱩ ᱚᱱᱟ ᱞᱟᱭᱤᱴ ᱢᱟᱨᱥᱟᱞ ᱞᱮᱠᱟ ᱪᱷᱟᱴᱟ ᱪᱟᱞᱟᱜ ᱠᱟᱱᱟ ᱰᱤᱜᱽ ᱰᱤᱜᱽ ᱟᱞᱚ ᱠᱤᱱᱛᱩ ᱚᱱᱟ ᱟᱞᱚ ᱨᱮᱱᱟᱜ ᱡᱟᱦᱟᱱᱟᱜ ᱛᱟᱯ ᱵᱟᱹᱱᱩᱜᱼᱟ ᱴᱮᱢᱯᱟᱨᱮᱪᱟᱨ ᱵᱟᱹᱱᱩᱜᱼᱟ ᱟᱵᱚ ᱱᱚᱛᱮ ᱠᱷᱚᱡ ᱠᱚᱢ ᱜᱮᱭᱟ ᱛᱟᱦᱚᱞᱮ ᱚᱱᱟ ᱡᱩᱫᱤ ᱥᱟᱭᱮᱱᱴᱤᱯᱷᱤᱠ ᱦᱤᱥᱟᱹᱵ ᱵᱟᱠᱚ ᱯᱨᱩᱵᱷ ᱞᱮᱠᱷᱟᱡ ᱚᱱᱟ ᱡᱩᱫᱤ ᱵᱟᱠᱚ ᱯᱨᱩᱵᱷ ᱫᱟᱲᱮᱭᱟᱜ ᱠᱷᱟᱡ ᱛᱟᱦᱚᱞᱮ ᱪᱮᱫ ᱠᱚ ᱢᱮᱱ ᱠᱮᱭᱟ ᱦᱚᱲ ᱡᱮ ᱥᱩᱨᱡᱚ ᱵᱟᱨᱭᱟ ᱜᱮᱭᱟ ᱠᱚ ᱵᱟᱨᱭᱟ ᱥᱤᱧ ᱪᱟᱸᱫᱚ ᱢᱮᱱᱟᱜ ᱠᱚᱣᱟ ᱠᱟᱨᱚᱱ ᱱᱚᱛᱮ ᱨᱮᱱᱟᱜ ᱥᱤᱧ ᱪᱟᱸᱫᱚ ᱤᱱᱟᱹᱜ ᱛᱟᱯ ᱱᱚᱰᱮᱭᱟᱜ ᱛᱟᱯ ᱵᱟᱹᱱᱩᱜᱼᱟ ᱚᱱᱟ ᱫᱚ ᱚᱠᱟ ᱦᱤᱥᱟᱹᱵ ᱥᱚᱢᱵᱷᱚᱵᱟ ᱠᱟᱨᱚᱱ ᱚᱸᱰᱮᱱᱤᱡ ᱪᱟᱸᱫᱚ ᱤᱱᱟᱹᱜ ᱛᱟᱯ ᱮ ᱮᱢᱫᱟ ᱟᱨ ᱩᱱᱤ ᱪᱟᱸᱫᱚ ᱜᱮ ᱡᱩᱫᱤ ᱱᱚᱰᱮ ᱛᱟᱦᱮᱱ ᱠᱷᱟᱡ ᱛᱟᱯ ᱫᱚ ᱵᱟᱭ ᱮᱢᱫᱟ ᱱᱤᱭᱟᱹ ᱛᱚ ᱵᱟᱝ ᱦᱩᱭᱩᱜᱼᱟ ᱛᱚ ᱥᱟᱭᱮᱱᱴᱤᱯᱷᱤᱠ ᱦᱤᱥᱟᱹᱵ ᱛᱮ ᱡᱚᱠᱷᱚᱱ ᱠᱚ ᱯᱨᱚᱢᱟᱱ ᱫᱟᱲᱮᱣ ᱠᱟᱫᱟ ᱛᱚᱵᱮ ᱜᱮ ᱢᱟᱱᱱᱚᱛᱟᱭ ᱧᱟᱢ ᱠᱟᱫᱟ ᱡᱮ ᱦᱮᱸ ᱥᱩᱨᱡᱚ ᱫᱚ ᱢᱤᱫᱴᱮᱡ ᱜᱮᱭᱟᱭ ᱥᱮᱢ ᱵᱷᱟᱵᱮ ᱜᱮ ᱢᱤᱫᱴᱮᱡ ᱥᱚᱢᱚᱭ ᱛᱚᱨᱠᱚ ᱵᱤᱛᱚᱨᱠᱚ ᱪᱟᱞᱟᱜ ᱠᱟᱱ ᱛᱟᱦᱮᱱᱟ ᱡᱮ ᱟᱵᱚᱣᱟᱜ ᱡᱮ ᱯᱨᱤᱛᱷᱤᱵᱤᱨ ᱢᱮᱱᱟᱜ ᱛᱟᱵᱚᱱᱟ ᱱᱤᱭᱟᱹ ᱯᱨᱤᱛᱷᱤᱵᱤ ᱫᱚ ᱪᱮᱯᱴᱟ ᱜᱮᱭᱟ ᱢᱟᱱᱮ ᱥᱚᱢᱟᱱ ᱜᱮᱭᱟ ᱟᱨ ᱡᱚᱠᱷᱚᱱ ᱚᱱᱟ ᱜᱮᱠᱚ ᱯᱨᱚᱢᱟᱱ ᱠᱮᱫᱟ ᱠᱚ ᱯᱨᱚᱢᱟᱱ ᱯᱚᱨ ᱡᱚᱛᱚ ᱦᱚᱲ ᱠᱚ ᱵᱤᱥᱮᱥ ᱠᱮᱫᱟ ᱵᱟᱝ ᱯᱨᱤᱛᱷᱤᱵᱤ ᱫᱚ ᱜᱳᱞ ᱜᱮᱭᱟ ᱛᱚ ᱟᱵᱚ ᱱᱚᱜᱼᱚᱭ ᱚᱞ ᱪᱤᱠᱤ ᱢᱮᱱᱟᱜ ᱱᱤᱭᱟᱹ ᱚᱞ ᱪᱤᱠᱤ ᱨᱮᱱᱟᱜ ᱦᱚᱸ ᱜᱩᱨᱩᱛᱛᱚ ᱛᱤᱱᱟᱹᱜ ᱢᱟᱱᱱᱚᱛᱟ ᱛᱤᱱᱟᱹᱜ ᱱᱤᱭᱟᱹ ᱦᱚᱸᱧ ᱵᱩᱡᱷᱟᱹᱣ ᱟᱯᱮᱭᱟ ᱯᱨᱚᱛᱮᱠᱴᱤ ᱡᱤᱱᱤᱥ ᱜᱮ ᱡᱚᱠᱷᱚᱱ ᱢᱤᱫᱴᱮᱡ ᱡᱤᱱᱤᱥ ᱱᱮᱪᱟᱨᱟᱞ ᱦᱩᱭᱩᱜᱼᱟ ᱚᱨᱛᱷᱟᱛ ᱯᱨᱟᱠᱨᱤᱛᱤᱠ ᱛᱷᱮᱠᱮ ᱛᱳᱭᱨᱤ ᱜᱮᱭᱟ ᱚᱱᱟ ᱨᱮᱱᱟᱜ ᱵᱷᱮᱞᱩ ᱠᱤᱱᱛᱩ ᱟᱭᱢᱟ ᱛᱟᱦᱮᱱᱟ ᱚᱠᱟ ᱦᱤᱥᱟᱹᱵ ᱵᱷᱮᱞᱩ ᱛᱟᱦᱮᱱ ᱠᱟᱱᱟ ᱡᱮ ᱡᱟᱦᱟᱱᱟᱜ ᱜᱮ ᱢᱤᱫᱴᱮᱡ ᱥᱟᱵ ᱠᱟᱜ ᱢᱮ ᱯᱨᱟᱠᱨᱤᱛᱤᱠ ᱥᱚᱢᱯᱚᱫ ᱢᱤᱫᱴᱮᱡ ᱪᱮᱫ ᱠᱟᱱᱟ ᱦᱚᱭ ᱥᱟᱵ ᱠᱟᱜ ᱢᱮ ᱱᱚᱜᱼᱚᱭ ᱚᱠᱥᱤᱡᱮᱱ ᱵᱚᱱ ᱦᱟᱛᱟᱣᱫᱟ ᱱᱤᱭᱟᱹ ᱟᱵᱚ ᱱᱚᱰᱮ ᱡᱟᱭᱜᱟ ᱨᱮ ᱛᱤᱱᱟᱹᱜ ᱜᱩᱨᱩᱛᱛᱚ ᱢᱮᱱᱟᱜᱼᱟ ᱮᱴᱟᱜ ᱫᱤᱥᱚᱢ ᱥᱮᱫ ᱮᱢ ᱪᱟᱞᱟᱜ ᱠᱷᱟᱡ ᱚᱸᱰᱮ ᱦᱚᱸᱠᱤ ᱜᱩᱨᱩᱛᱛᱚ ᱵᱟᱢ ᱧᱟᱢᱟ ᱚᱵᱚᱥᱥᱳᱭᱮᱢ ᱧᱟᱢᱟ ᱠᱟᱨᱚᱱ ᱚᱱᱟ ᱨᱮᱱᱟᱜ ᱜᱩᱨᱩᱛᱛᱚ ᱤᱱᱟᱹᱜ ᱞᱟᱹᱜᱤᱫ ᱜᱮ ᱢᱮᱱᱟᱜᱼᱟ ᱚᱱᱟ ᱫᱚ ᱢᱤᱫᱴᱮᱡ ᱯᱨᱟᱠᱨᱤᱛᱤᱠ ᱥᱚᱢᱯᱚᱫ ᱠᱟᱱᱟ ᱟᱨᱦᱚᱸ ᱮᱴᱟᱜ ᱮᱴᱟᱜ ᱡᱤᱱᱤᱥ ᱠᱚᱭᱞᱟ ᱥᱟᱵ ᱠᱟᱜ ᱢᱮ ᱫᱟᱨᱮ ᱠᱚ ᱥᱟᱵ ᱠᱟᱜ ᱢᱮ ᱥᱟᱦᱟᱱ ᱥᱟᱵ ᱠᱟᱜ ᱢᱮ ᱡᱮᱠᱳᱱᱳ ᱥᱟᱵ ᱠᱟᱜ ᱢᱮ ᱜᱮᱥ ᱴᱮᱥ ᱡᱟᱦᱟᱱᱟᱜ ᱚᱱᱟ ᱠᱚ ᱯᱨᱟᱠᱨᱤᱛᱤᱠ ᱥᱚᱢᱯᱚᱫ ᱠᱟᱱᱛᱮ ᱚᱱᱟ ᱠᱚ ᱨᱮᱱᱟᱜ ᱜᱩᱨᱩᱛᱛᱚ ᱠᱤᱱᱛᱩ ᱯᱨᱚᱛᱛᱮᱠᱴᱤ ᱫᱤᱥᱚᱢ ᱨᱮ ᱯᱨᱚᱛᱛᱮᱠᱴᱤ ᱡᱟᱭᱜᱟ ᱨᱮᱜᱮ ᱢᱮᱱᱟᱜᱼᱟ ᱛᱚ ᱟᱵᱚᱣᱟᱜ ᱱᱚᱜᱼᱚᱸᱭ ᱵᱷᱟᱥᱟ ᱡᱚᱛᱚ ᱦᱚᱲᱟᱜ ᱱᱤᱡᱚᱥᱥᱚ ᱠᱟᱱᱟ ᱠᱤᱱᱛᱩ ᱡᱚᱠᱷᱚᱱ ᱢᱤᱫᱴᱮᱱ ᱞᱮᱴᱟᱨ ᱦᱤᱡᱩᱜ ᱠᱟᱱᱟ ᱞᱤᱯᱤ ᱦᱤᱡᱩᱜ ᱠᱟᱱᱟ ᱮᱴᱟᱜ ᱮᱴᱟᱜ ᱫᱤᱥᱚᱢ ᱴᱷᱮᱱ ᱮᱢ ᱪᱟᱞᱟᱜᱼᱟ ᱯᱨᱚᱛᱮᱠᱴᱤ ᱫᱤᱥᱚᱢ ᱨᱮᱱᱟᱜ ᱡᱩᱫᱟᱹ ᱡᱩᱫᱟᱹ ᱠᱤᱱᱛᱩ ᱞᱤᱯᱤ ᱢᱮᱱᱟᱜᱼᱟ ᱚᱨᱛᱷᱟᱛ ᱟᱠᱚᱣᱟᱜ ᱢᱤᱫᱴᱮᱡ ᱚᱱᱟ ᱵᱷᱟᱥᱟ ᱡᱮᱴᱟ ᱨᱮᱱᱟᱜ ᱞᱤᱯᱤ ᱚᱣᱟᱨᱰ ᱚᱱᱟ ᱠᱤᱱᱛᱩ ᱡᱩᱫᱟᱹ ᱡᱩᱫᱟᱹ ᱢᱮᱱᱟᱜ ᱛᱟᱠᱚᱣᱟ ᱞᱮᱴᱟᱨ ᱛᱚ ᱚᱱᱟ ᱦᱤᱥᱟᱹᱵ ᱜᱮ ᱪᱮᱫᱟᱜ ᱡᱩᱫᱟᱹ ᱠᱚ ᱫᱚᱦᱚᱭᱮᱫᱟ ᱵᱟᱝ ᱢᱤᱫᱚᱜ ᱠᱟᱱ ᱛᱟᱠᱚᱣᱟ ᱡᱮ ᱩᱱᱠᱩᱣᱟᱜ ᱡᱮ ᱵᱷᱟᱥᱟ ᱢᱮᱱᱟᱜᱼᱟ ᱚᱱᱟ ᱦᱤᱥᱟᱹᱵ ᱡᱩᱫᱤ ᱵᱟᱝᱞᱟ ᱥᱟᱛᱮ ᱠᱚ ᱚᱞ ᱠᱷᱟᱡ ᱚᱱᱟ ᱵᱟᱝ ᱥᱩᱵᱤᱫᱷᱟᱜ ᱠᱟᱱ ᱛᱟᱠᱚᱣᱟ ᱤᱝᱞᱤᱥ ᱛᱮ ᱡᱩᱫᱤ ᱡᱟᱹᱥᱛᱤ ᱠᱚ ᱯᱨᱚᱪᱟᱨ ᱠᱷᱟᱡ ᱚᱞ ᱠᱚ ᱮᱢ ᱠᱷᱟᱡ ᱚᱱᱟ ᱵᱟᱝ ᱥᱩᱵᱤᱫᱷᱟᱜ ᱠᱟᱱ ᱛᱟᱠᱚᱣᱟ ᱛᱚ ᱚᱱᱟ ᱞᱟᱹᱜᱤᱫ ᱡᱩᱫᱟᱹ ᱡᱩᱫᱟᱹ ᱠᱚ ᱛᱮᱭᱟᱨ ᱠᱟᱫᱟ ᱟᱠᱚᱣᱟᱜ ᱱᱤᱡᱮᱨᱟᱜ ᱥᱩᱵᱤᱫᱷᱟ ᱟᱨᱠᱤ ᱛᱚ ᱱᱤᱭᱟᱹ ᱜᱮ ᱵᱩᱡᱷᱟᱹᱜ ᱠᱟᱱᱟ ᱡᱮ ᱡᱤᱱᱤᱥ ᱯᱨᱚᱠᱨᱤᱛᱤ ᱠᱷᱚᱡ ᱦᱮᱡ ᱠᱟᱱᱟ ᱯᱨᱟᱠᱨᱤᱛᱤᱠ ᱥᱚᱢᱯᱚᱫ ᱠᱟᱱᱟ ᱚᱱᱟ ᱡᱤᱱᱤᱥ ᱨᱮᱱᱟᱜ ᱫᱤᱥᱚᱢ ᱨᱮ ᱡᱮ ᱠᱳᱱᱳ ᱡᱟᱭᱜᱟ ᱨᱮᱜᱮ ᱪᱟᱞᱟᱜ ᱢᱮ ᱚᱱᱟ ᱨᱮᱱᱟᱜ ᱠᱤᱱᱛᱩ ᱥᱚᱱᱢᱟᱱ ᱢᱮᱱᱟᱜᱼᱟ ᱚᱱᱟ ᱠᱤᱱᱛᱩ ᱠᱟᱹᱢᱤᱨᱮ ᱞᱟᱜᱟᱜᱼᱟ ᱚᱨᱛᱷᱟᱛ ᱵᱮᱨᱛᱷᱚ ᱵᱟᱝ ᱪᱟᱞᱟᱜᱼᱟ ᱥᱮᱢ ᱛᱤᱦᱤᱧ ᱜᱟᱯᱟ ᱡᱮ ᱳᱣᱟᱨᱰ ᱢᱮᱱᱟᱜᱼᱟ ᱡᱮ ᱞᱮᱴᱟᱨ ᱢᱮᱱᱟᱜᱼᱟ ᱯᱨᱚᱛᱮᱠᱴᱤ ᱵᱷᱟᱥᱟ ᱨᱮᱱᱟᱜ ᱡᱩᱫᱟᱹ ᱡᱩᱫᱟᱹ ᱞᱮᱴᱟᱨ ᱢᱮᱱᱟᱜᱼᱟ ᱦᱤᱱᱫᱤ ᱛᱮ ᱡᱩᱫᱟᱹ ᱜᱮ ᱚᱞᱚᱜ ᱠᱟᱱᱟ ᱵᱟᱝᱞᱟ ᱛᱮ ᱡᱩᱫᱟᱹ ᱜᱮ ᱚᱞᱚᱜ ᱠᱟᱱᱟ ᱤᱝᱞᱤᱥ ᱛᱮ ᱡᱩᱫᱟᱹ ᱜᱮ ᱟᱞᱟᱜ ᱠᱟᱱᱟ ᱟᱨᱵᱤ ᱴᱟᱨᱵᱤ ᱡᱟ ᱢᱮᱱ ᱡᱚᱛᱚ ᱜᱮ ᱡᱩᱫᱟᱹ ᱡᱩᱫᱟᱹ ᱴᱟᱭᱤᱯ ᱠᱤᱱᱛᱩ ᱚᱞᱚᱜ ᱠᱟᱱᱟ ᱠᱟᱨᱚᱱ ᱩᱱᱠᱩᱣᱟᱜ ᱱᱤᱡᱚᱥᱥᱚ ᱡᱮ ᱵᱷᱟᱥᱟ ᱢᱮᱱᱟᱜᱼᱟ ᱚᱱᱟ ᱦᱤᱥᱟᱹᱵ ᱛᱮ ᱩᱱᱠᱩᱣᱟᱜ ᱟᱠᱚᱣᱟᱜ ᱚᱱᱟ ᱞᱮᱴᱟᱨ ᱠᱚ ᱩᱫᱩᱜ ᱠᱟᱫᱟ ᱚᱱᱟ ᱚᱠᱠᱷᱚᱨ ᱠᱚ ᱩᱰᱩᱠ ᱠᱟᱫᱟ ᱠᱚ ᱛᱚ ᱚᱱᱟ ᱦᱤᱥᱟᱹᱵ ᱜᱮ ᱩᱱᱠᱩᱣᱟᱜ ᱵᱷᱟᱥᱟ ᱨᱮ ᱩᱱᱠᱩᱣᱟᱜ ᱡᱮ ᱚᱞ ᱢᱮᱱᱟᱜᱼᱟ ᱚᱱᱟ ᱛᱤᱱᱟᱹᱜ ᱯᱨᱟᱠᱨᱤᱛᱤᱠ ᱵᱟᱝ ᱦᱩᱭᱩᱜ ᱠᱟᱱᱟ ᱟᱵᱚᱣᱟᱜ ᱡᱮ ᱚᱞ ᱪᱤᱠᱤ ᱢᱮᱱᱟᱜᱼᱟ ᱱᱤᱭᱟᱹ ᱠᱤᱱᱛᱩ

ᱥᱤᱠᱠᱷᱟ ᱨᱮᱦᱚᱸ ᱡᱩᱫᱟᱹ ᱡᱩᱫᱟᱹ ᱩᱱᱠᱩᱣᱟᱜ ᱚᱞ ᱢᱮᱱᱟᱜ ᱛᱟᱠᱚᱣᱟ ᱚᱱᱟ ᱡᱟᱭᱜᱟ ᱨᱮ ᱟᱵᱚᱣᱟᱜ ᱯᱚᱱᱰᱤᱛ ᱨᱚᱜᱷᱩᱱᱟᱛᱷ ᱢᱩᱨᱢᱩ ᱮᱢᱚᱱ ᱠᱤᱪᱷᱩ ᱞᱮᱴᱟᱨᱮ ᱚᱞ ᱦᱚᱴᱚ ᱫᱚᱦᱚ ᱠᱟᱫᱟᱭ ᱡᱮ ᱠᱚ ᱮᱢᱚᱱ ᱠᱤᱪᱷᱩ ᱞᱮᱴᱟᱨᱮ ᱚᱞ ᱫᱚᱦᱚ ᱠᱟᱫᱟᱭ ᱡᱮᱜᱩᱞᱤ ᱯᱨᱟᱠᱨᱤᱛᱤᱠ ᱦᱩᱭ ᱞᱟᱹᱜᱤᱫ ᱯᱨᱚᱛᱛᱮᱠᱴᱤ ᱡᱟᱭᱜᱟ ᱨᱮ ᱯᱨᱚᱛᱛᱮᱠᱴᱤ ᱫᱷᱚᱨᱢᱚ ᱨᱮ ᱯᱨᱚᱛᱛᱮᱠᱴᱤ ᱵᱷᱟᱥᱟ ᱨᱮ ᱠᱤᱱᱛᱩ ᱚᱱᱟ ᱮᱯᱨᱩᱵᱷ ᱮ ᱦᱟᱛᱟᱣ ᱫᱟᱲᱮᱭᱟᱜᱼᱟ ᱥᱩᱫᱩ ᱠᱚᱢ ᱡᱳᱨᱤ ᱪᱮᱫ ᱠᱟᱱ ᱛᱟᱦᱮᱱ ᱠᱟᱱᱟ ᱡᱮ ᱚᱱᱟ ᱨᱮᱱᱟᱜ ᱥᱟᱭᱮᱱᱴᱤᱯᱷᱤᱠ ᱯᱨᱩᱵᱷ ᱵᱟᱝ ᱦᱩᱭ ᱠᱟᱱᱟ ᱡᱮᱢᱚᱱ ᱢᱤᱫ ᱥᱚᱢᱚᱭ ᱛᱚᱨᱠᱚ ᱪᱟᱞᱟᱜ ᱠᱟᱱ ᱛᱟᱦᱮᱱᱟ ᱡᱮ ᱯᱨᱤᱛᱷᱤᱵᱤ ᱜᱳᱞ ᱜᱮᱭᱟ ᱥᱮ ᱪᱮᱯᱴᱟ ᱜᱮᱭᱟ ᱚᱱᱟ ᱛᱤᱱᱟᱹᱜ ᱜᱷᱟᱹᱲᱤᱡ ᱥᱟᱭᱮᱱᱴᱤᱯᱷᱤᱠ ᱵᱷᱟᱵᱮ ᱵᱟᱠᱚ ᱯᱨᱚᱢᱟᱱ ᱫᱟᱲᱮ ᱠᱟᱣᱫᱟ ᱤᱱᱟᱹᱜ ᱜᱷᱟᱹᱲᱤᱡ ᱠᱤᱱᱛᱩ ᱵᱟᱠᱚ ᱢᱟᱱᱟᱣᱮᱫ ᱠᱟᱱ ᱛᱟᱦᱮᱱᱟ ᱦᱚᱲ ᱛᱚ ᱟᱵᱚᱣᱟᱜ ᱦᱚᱸ ᱱᱤᱭᱟᱹ ᱡᱮᱦᱮᱛᱩ ᱯᱨᱟᱠᱨᱤᱛᱤᱠ ᱡᱤᱱᱤᱥ ᱠᱟᱱ ᱛᱟᱵᱚᱱᱟ ᱟᱵᱚᱣᱟᱜ ᱚᱞ ᱱᱤᱭᱟᱹ ᱚᱞ ᱪᱤᱠᱤ ᱚᱱᱟ ᱞᱟᱹᱜᱤᱫ ᱱᱤᱭᱟᱹ ᱠᱤᱱᱛᱩ ᱱᱤᱭᱟᱹ ᱞᱮᱴᱟᱨ ᱨᱮ ᱤᱱᱟᱹᱜ ᱜᱮ ᱯᱟᱣᱟᱨ ᱢᱮᱱᱟᱜᱼᱟ ᱡᱮ ᱱᱤᱭᱟᱹ ᱜᱳᱴᱟ ᱫᱤᱥᱚᱢ ᱨᱮ ᱛᱤᱱᱟᱹᱜ ᱚᱞ ᱢᱮᱱᱟᱜᱼᱟ ᱡᱚᱛᱚ ᱚᱞ ᱡᱚᱛᱚ ᱵᱷᱟᱥᱟ ᱠᱤᱱᱛᱩ ᱱᱤᱭᱟᱹ ᱞᱮᱴᱟᱨ ᱛᱮ ᱚᱞᱚᱜᱼᱟ ᱠᱤᱱᱛᱩ ᱚᱱᱟ ᱨᱮᱱᱟᱜ ᱥᱟᱭᱮᱱᱴᱤᱯᱷᱤᱠ ᱯᱨᱩᱯᱷ ᱱᱤᱛ ᱫᱷᱟᱹᱵᱤᱡ ᱵᱟᱝ ᱦᱩᱭ ᱫᱟᱲᱮ ᱠᱟᱱ ᱛᱮ ᱠᱟᱨᱚᱱ ᱱᱤᱭᱟᱹ ᱱᱤᱭᱮ ᱪᱚᱨᱪᱟ ᱜᱮ ᱵᱟᱵᱚᱱ ᱩᱫᱩᱜ ᱮᱫᱟ ᱱᱤᱭᱟᱹ ᱱᱤᱭᱮ ᱚᱠᱚᱭ ᱦᱚᱸ ᱜᱚᱵᱮᱥᱚᱱᱟ ᱜᱮ ᱵᱟᱠᱚ ᱜᱚᱵᱮᱥᱚᱱᱟᱭᱮᱫᱟ ᱱᱤᱭᱟᱹ ᱳᱣᱟᱨᱰ ᱠᱚ ᱱᱤᱭᱟᱹ ᱵᱷᱟᱥᱟ ᱱᱤᱭᱮ ᱛᱳ ᱚᱠᱟ ᱦᱤᱥᱟᱹᱵ ᱛᱮ ᱚᱱᱟ ᱡᱟᱭᱜᱟ ᱨᱮ ᱱᱤᱭᱟᱹ ᱯᱨᱟᱠᱨᱤᱛᱤᱠ ᱫᱚ ᱟᱵᱚ ᱵᱚᱱ ᱯᱨᱩᱵᱷ ᱫᱟᱲᱮᱭᱟᱜᱼᱟ ᱠᱤᱱᱛᱩ ᱡᱮᱦᱮᱛᱩ ᱯᱨᱟᱠᱨᱤᱛᱤᱠ ᱡᱤᱱᱤᱥ ᱠᱟᱱᱟ ᱚᱵᱚᱥᱥᱳᱭ ᱱᱤᱭᱟᱹ ᱨᱮᱱᱟᱜ ᱫᱚ ᱥᱟᱯᱳᱨᱴ ᱫᱚᱢ ᱧᱟᱢᱟ ᱠᱤᱱᱛᱩ ᱵᱚᱨᱛᱚᱢᱟᱱ ᱨᱮ ᱧᱮᱞᱚᱜ ᱠᱟᱱᱟ ᱡᱮ ᱜᱞᱳᱵᱟᱞ ᱫᱤᱠ ᱠᱷᱚᱡ ᱤᱝᱞᱤᱥ ᱱᱤᱭᱮ ᱥᱟᱵᱡᱮᱠᱴ ᱡᱮᱴᱟ ᱢᱮᱱᱟᱜᱼᱟ ᱚᱱᱟ ᱤᱱᱟᱹᱜ ᱜᱮ ᱞᱟᱦᱟ ᱪᱟᱞᱟᱣ ᱠᱟᱱᱟ ᱤᱱᱟᱹᱜ ᱜᱮ ᱰᱮᱵᱷᱞᱚᱯ ᱠᱟᱱᱟ ᱯᱨᱚᱛᱮᱠᱴᱤ ᱦᱚᱲ ᱴᱷᱮᱡ ᱠᱤᱱᱛᱩ ᱚᱱᱟ ᱮᱰᱚᱯᱴ ᱦᱟᱛᱟᱣ ᱠᱟᱫᱟ ᱠᱚ ᱛᱚ ᱚᱱᱟ ᱡᱟᱭᱜᱟ ᱨᱮ ᱡᱚᱠᱷᱚᱱ ᱛᱤᱦᱤᱧ ᱚᱞ ᱪᱤᱠᱤ ᱤᱱᱟᱹᱜ ᱯᱟᱣᱟᱨᱯᱷᱩᱞ ᱦᱩᱭ ᱠᱟᱛᱮ ᱦᱚᱸ ᱚᱱᱟ ᱚᱠᱟ ᱦᱤᱥᱟᱹᱵ ᱢᱟᱱᱱᱚᱛᱟ ᱵᱚᱱ ᱮᱢᱟ ᱠᱟᱨᱚᱱ ᱡᱟᱦᱟᱸᱭ ᱛᱤᱦᱤᱧ ᱱᱤᱭᱟᱹ ᱫᱷᱚᱨᱢᱚ ᱵᱚᱱ ᱵᱤᱥᱥᱟᱹᱥᱟᱜ ᱠᱟᱱᱟ ᱦᱟᱱᱟ ᱫᱷᱚᱨᱢᱚ ᱡᱩᱫᱤ ᱢᱚᱡᱽ ᱦᱩᱭᱩᱜ ᱨᱮᱦᱚᱸ ᱚᱱᱟ ᱫᱚ ᱵᱟᱵᱚᱱ ᱵᱤᱥᱥᱟᱹᱥ ᱫᱟᱲᱮᱭᱟᱜᱼᱟ ᱚᱠᱚᱭ ᱱᱤᱡᱽ ᱱᱤᱡᱽ ᱡᱮ ᱫᱷᱚᱨᱢᱚ ᱵᱚᱱ ᱪᱮᱫ ᱠᱟᱫᱟ ᱫᱷᱚᱨᱢᱚ ᱨᱮ ᱵᱤᱥᱥᱟᱹᱥ ᱢᱮᱱᱟᱜ ᱛᱟᱵᱚᱱᱟ ᱟᱛᱚ ᱵᱤᱥᱥᱟᱹᱥ ᱚᱱᱟ ᱛᱟᱭᱱᱚᱢ ᱨᱮᱜᱮ ᱡᱚᱛᱚ ᱦᱚᱲ ᱵᱚᱱ ᱯᱷᱳᱞᱳᱭᱫᱟ ᱛᱚ ᱱᱤᱭᱟᱹ ᱚᱞ ᱦᱚᱸ ᱛᱤᱦᱤᱧ ᱟᱵᱚ ᱚᱞ ᱪᱤᱠᱤ ᱨᱮᱱᱟᱜ ᱡᱩᱫᱤ ᱤᱱᱟᱹᱜ ᱯᱟᱣᱟᱨ ᱢᱮᱱᱟᱜᱼᱟ ᱚᱵᱚᱥᱥᱳᱭ ᱜᱮ ᱢᱮᱱᱟᱜᱼᱟ ᱡᱮᱦᱮᱛᱩ ᱯᱨᱟᱠᱨᱤᱛᱤᱠ ᱚᱞ ᱠᱟᱱᱟ ᱯᱨᱚᱛᱛᱮᱠᱴᱤ ᱡᱟᱭᱜᱟ ᱫᱤᱥᱚᱢ ᱨᱮ ᱯᱨᱚᱛᱛᱮᱠᱴᱤ ᱠᱚᱱᱟ ᱨᱮᱜᱮ ᱱᱤᱭᱟᱹ ᱚᱞ ᱛᱮ ᱱᱤᱭᱟᱹ ᱵᱷᱟᱥᱟ ᱛᱮ ᱱᱤᱭᱟᱹ ᱞᱤᱯᱤ ᱛᱮᱵᱚᱱ ᱚᱞ ᱫᱟᱲᱮᱭᱟᱜᱼᱟ ᱠᱤᱱᱛᱩ ᱡᱮᱦᱮᱛᱩ ᱮᱠᱮᱱ ᱡᱩᱫᱟᱹ ᱡᱩᱫᱟᱹ ᱦᱤᱥᱟᱹᱵ ᱛᱮᱵᱚᱱ ᱪᱮᱫ ᱟᱹᱜᱩᱣ ᱠᱟᱫᱟ ᱛᱚ ᱚᱸᱰᱮ ᱠᱷᱚᱡ ᱦᱚᱴᱟᱛ ᱠᱟᱹᱨᱤᱛᱮ ᱱᱤᱭᱟᱹ ᱥᱟᱵᱡᱮᱠᱴ ᱪᱮᱧᱡᱽ ᱩᱛᱟᱹᱨ ᱚᱱᱟ ᱠᱤᱱᱛᱩ ᱯᱨᱚᱛᱛᱮᱠᱴᱤ ᱦᱚᱲᱟᱜ ᱢᱩᱥᱠᱤᱞᱚᱜ ᱠᱟᱱᱟ ᱛᱚ ᱚᱱᱟ ᱡᱟᱭᱜᱟ ᱜᱤᱧ ᱢᱮᱱᱫᱟ ᱟᱵᱚᱣᱟᱜ ᱚᱞ ᱪᱤᱠᱤ ᱵᱮᱥᱴ ᱟᱭᱢᱟ ᱵᱮᱥᱴᱟ ᱟᱨ ᱚᱞ ᱪᱤᱠᱤ ᱯᱨᱚᱛᱛᱮᱠᱴᱤ ᱡᱮ ᱛᱤᱱᱟᱹᱜ ᱥᱟᱱᱛᱟᱲᱤ ᱢᱮᱱᱟᱜ ᱵᱚᱱᱟ ᱡᱚᱛᱚ ᱦᱚᱲ ᱵᱚᱱ ᱪᱮᱫᱟ ᱛᱮᱦᱮᱧ ᱤᱧ ᱦᱚᱸᱧ ᱠᱚᱢ ᱡᱩᱨᱤ ᱜᱮᱭᱟ ᱤᱧ ᱦᱚᱸ ᱵᱟᱹᱭ ᱵᱟᱹᱭ ᱛᱤᱧ ᱪᱮᱫ ᱤᱫᱤᱭᱟ ᱠᱤᱱᱛᱩ ᱟᱵᱚ ᱚᱞ ᱪᱤᱠᱤ ᱚᱠᱟ ᱦᱤᱥᱟᱹᱵ ᱵᱚᱱ ᱪᱮᱫ ᱫᱚᱦᱚ ᱠᱟᱜᱼᱟ ᱡᱮ ᱟᱵᱚ ᱥᱟᱱᱛᱷᱟᱞᱤᱭᱟᱜ ᱜᱚᱨᱵᱚ ᱦᱩᱭ ᱛᱟᱦᱮᱱᱟ ᱫᱚᱨᱠᱟᱨ ᱡᱮ ᱛᱮᱦᱤᱧ ᱚᱞ ᱪᱤᱠᱤ ᱵᱟᱵᱚᱱ ᱯᱟᱲᱦᱟᱣ ᱫᱟᱲᱮᱭᱟᱜ ᱠᱟᱱᱟ ᱱᱤᱭᱟᱹ ᱢᱟ ᱟᱵᱚᱣᱟᱜ ᱥᱚᱱᱢᱟᱱ ᱨᱮᱱᱟᱜ ᱚᱥᱚᱱᱢᱟᱱ ᱨᱮᱱᱟᱜ ᱢᱤᱫᱴᱮᱡ ᱵᱮᱯᱟᱨ ᱠᱟᱱᱟ ᱛᱚ ᱥᱟᱱᱛᱷᱟᱞᱤ ᱦᱩᱭ ᱠᱟᱛᱮ ᱡᱩᱫᱤ ᱚᱞ ᱪᱤᱠᱤ ᱵᱟᱵᱚᱱ ᱯᱟᱲᱦᱟᱣ ᱫᱟᱲᱮᱭᱟᱜ ᱠᱷᱟᱡ ᱱᱤᱭᱟᱹ ᱢᱟ ᱚᱥᱚᱱᱢᱟᱱ ᱨᱮᱱᱟᱜ ᱵᱮᱯᱟᱨ ᱛᱟᱭᱮ ᱚᱵᱚᱥᱥᱳᱭ ᱜᱮᱵᱚᱱ ᱪᱮᱫᱟ ᱚᱞ ᱪᱤᱠᱤ ᱥᱟᱫᱷᱟᱨᱚᱱ ᱵᱷᱟᱵᱮ ᱵᱚᱱ ᱪᱮᱫ ᱫᱚᱦᱚ ᱠᱟᱜᱼᱟ ᱵᱚᱱ ᱡᱟᱛᱮ ᱚᱞ ᱦᱚᱸᱵᱚᱱ ᱫᱟᱲᱮᱜ ᱯᱟᱲᱦᱟᱣ ᱦᱚᱸᱵᱚᱱ ᱫᱟᱲᱮᱜ ᱱᱤᱭᱟᱹ ᱦᱤᱥᱟᱹᱵ ᱵᱚᱱ ᱪᱮᱫ ᱫᱚᱦᱚ ᱠᱟᱜᱼᱟ ᱵᱟᱫ ᱵᱟᱹᱠᱤ ᱡᱮ ᱤᱝᱞᱤᱥ ᱥᱟᱵᱡᱮᱠᱴ ᱠᱟᱱᱟ ᱚᱱᱟᱜᱮ ᱡᱟᱹᱥᱛᱤ ᱟᱵᱚ ᱫᱚ ᱯᱷᱳᱠᱟᱥ ᱵᱚᱱ ᱮᱢᱟ ᱠᱟᱨᱚᱱ ᱵᱚᱨᱛᱚᱢᱟᱱ ᱨᱮ ᱯᱨᱚᱛᱮᱠᱴᱤ ᱥᱤᱥᱴᱮᱢ ᱚᱪᱚᱜ ᱠᱟᱛᱮ ᱡᱩᱫᱤ ᱚᱞ ᱪᱤᱠᱤ ᱚᱸᱰᱮ ᱠᱚ ᱞᱟᱹᱜᱩᱭ ᱠᱷᱟᱡ ᱚᱱᱟᱛᱮ ᱵᱟᱹᱭ ᱵᱟᱹᱭ ᱛᱮ ᱫᱤᱥᱚᱢ ᱫᱚ ᱟᱭᱢᱟ ᱯᱤᱪᱷᱟᱹᱣ ᱪᱟᱞᱟᱜᱼᱟ ᱚᱨᱛᱷᱟᱛ ᱡᱮ ᱞᱮᱠᱟ ᱠᱚ ᱢᱮᱱᱫᱟ ᱡᱮ ᱫᱩ ᱥᱚ ᱵᱚᱪᱷᱚᱨ ᱛᱟᱭᱱᱚᱢ ᱪᱟᱞᱟᱜᱼᱟ ᱚᱞ ᱪᱤᱠᱤ ᱨᱮᱱᱟᱜ ᱤᱱᱟᱹᱜ ᱯᱟᱣᱟᱨ ᱢᱮᱱᱟᱜ ᱨᱮᱦᱚᱸ ᱛᱚ ᱚᱱᱟ ᱛᱟᱭᱱᱚᱢ ᱢᱟ ᱚᱠᱚᱭ ᱦᱚᱸ ᱵᱟᱠᱚ ᱠᱷᱚᱡᱽ ᱛᱚ ᱡᱮᱦᱮᱛᱩ ᱯᱨᱚᱡᱩᱠᱛᱤ ᱨᱮᱱᱟᱜ ᱡᱟᱹᱥᱛᱤ ᱪᱟᱞᱟᱜ ᱠᱟᱱᱟ ᱤᱝᱞᱤᱥ ᱜᱮ ᱡᱟᱹᱥᱛᱤ ᱪᱟᱞᱟᱣ ᱠᱟᱱᱟ ᱛᱚ ᱚᱱᱟ ᱡᱟᱭᱜᱟ ᱨᱮ ᱟᱵᱚ ᱯᱨᱚᱛᱮᱠᱴᱤ ᱥᱚᱢᱟᱡᱽ ᱨᱮᱱ ᱦᱚᱲ ᱵᱚᱱ ᱪᱮᱥᱴᱟᱭᱟ ᱡᱟᱛᱮ ᱟᱵᱚ ᱥᱚᱨᱠᱟᱨ ᱠᱷᱚᱡ ᱢᱟᱱᱚᱛᱟ ᱵᱚᱱ ᱧᱟᱢ ᱡᱮ ᱠᱳᱣᱟᱞᱤᱴᱤ ᱤᱝᱞᱤᱥ ᱢᱤᱰᱤᱭᱟᱢ ᱨᱮᱱᱟᱜ ᱮᱰᱩᱠᱮᱥᱚᱱ ᱟᱵᱚ ᱨᱮᱱ ᱥᱟᱱᱛᱟᱲ ᱥᱚᱢᱟᱡᱽ ᱨᱮᱱ ᱜᱤᱫᱽᱨᱟᱹ ᱡᱟᱛᱮ ᱯᱷᱨᱤ ᱛᱮᱠᱚ ᱧᱟᱢ ᱢᱚᱡᱽ ᱛᱮᱠᱚ ᱧᱟᱢ ᱱᱤᱭᱟᱹ ᱜᱮᱵᱚᱱ ᱪᱮᱥᱴᱟᱭᱟ